ᱛᱚ ᱵᱟᱢ ᱵᱤᱞᱚᱢ ᱟᱛᱮ ᱪᱚᱞᱚ ᱛᱚᱠᱷᱟᱱ ᱵᱚᱱ ᱮᱛᱚᱦᱚᱵ ᱞᱮᱜᱮ ᱤᱧᱟᱹᱜ ᱧᱩᱛᱩᱢ ᱜᱮ ᱴᱷᱟᱹᱠᱨᱮ ᱥᱚᱨᱮᱱ ᱟᱨ ᱟᱯᱮ ᱯᱮ ᱧᱮᱞᱮ ᱟᱵᱚᱣᱟᱜ ᱪᱮᱱᱮᱞ ᱥᱟᱱᱛᱟᱞᱤ ᱢᱤᱰᱤᱭᱟ ᱚᱯᱷᱤᱥᱤᱭᱟᱞ ᱨᱮ ᱛᱮᱦᱮᱧᱟᱜ ᱵᱷᱤᱰᱤᱭᱳ ᱨᱮᱫᱚ ᱵᱚᱱ ᱧᱮᱞᱟ ᱥᱟᱱᱛᱟᱞᱤ ᱤᱱᱰᱟᱥᱴᱨᱤ ᱨᱮᱱ ᱠᱤᱪᱷᱩᱜᱟᱱ ᱦᱤᱨᱳ ᱠᱚᱣᱟᱜ ᱚᱞᱰ ᱮᱱ ᱱᱤᱭᱩ ᱯᱤᱠ ᱱᱚᱣᱟ ᱫᱚ ᱞᱟᱠᱷᱟᱱ ᱥᱚᱨᱮᱱᱟᱜ ᱚᱞᱰ ᱯᱤᱠ ᱠᱟᱱᱟ ᱟᱨ ᱱᱚᱣᱟ ᱫᱚ ᱱᱤᱭᱩ ᱯᱤᱠ ᱠᱟᱱᱟ ᱟᱨ ᱱᱚᱣᱟ ᱫᱚ ᱨᱟᱡᱩ ᱨᱟᱡᱽ ᱵᱤᱨᱩᱞᱤᱭᱟ ᱚᱞᱰ ᱯᱤᱠ ᱠᱟᱱᱟ

ᱟᱨ ᱱᱚᱣᱟ ᱫᱚ ᱱᱤᱭᱩ ᱯᱤᱠ ᱟᱨ ᱱᱚᱣᱟ ᱫᱚ ᱥᱟᱹᱜᱩᱱ ᱥᱤᱝᱜᱟᱞ ᱦᱟᱸᱥᱫᱟᱜᱟᱜ ᱚᱞᱰ ᱯᱤᱠ ᱠᱟᱱᱟ ᱟᱨ ᱱᱚᱣᱟ ᱫᱚ ᱱᱤᱭᱩ ᱯᱤᱠ ᱟᱨ ᱱᱚᱣᱟ ᱫᱚ ᱞᱤᱢᱟᱱ ᱦᱮᱢᱵᱨᱚᱢᱟᱜ ᱚᱞ ᱯᱤᱠ ᱠᱟᱱᱟ ᱟᱨ ᱱᱚᱣᱟ ᱫᱚ ᱱᱤᱭᱩ ᱯᱤᱠ ᱟᱨ ᱱᱚᱣᱟ ᱫᱚ ᱵᱤᱨᱥᱟ ᱦᱟᱸᱥᱫᱟᱜᱟᱜ ᱚᱞ ᱯᱤᱠ ᱠᱟᱱᱟ ᱟᱨ ᱱᱚᱣᱟ ᱫᱚ ᱱᱤᱭᱩ ᱯᱤᱠ ᱟᱨ ᱱᱚᱣᱟ ᱫᱚ ᱥᱟᱛᱭᱟᱢ ᱥᱩᱱᱫᱚᱨ ᱦᱟᱸᱥᱫᱟᱜᱟᱜ ᱚᱞ ᱯᱤᱠ ᱠᱟᱱᱟ ᱟᱨ ᱱᱚᱣᱟ ᱫᱚ ᱱᱤᱭᱩ ᱯᱤᱠ